ᱡᱚᱦᱟᱨ ᱜᱮ ᱥᱟᱱᱟᱢ ᱧᱮᱧᱮᱞᱤᱭᱟᱹ ᱠᱚ ᱟᱯᱮ ᱯᱮ ᱧᱮᱞ ᱮᱫᱟ ᱵᱮᱥᱨᱟ ᱴᱮᱠᱱᱤᱠᱮᱞ ᱤᱭᱩᱴᱩᱵᱽ ᱪᱮᱱᱮᱞ ᱱᱚᱸᱰᱮ ᱫᱚ ᱥᱟᱱᱛᱟᱲᱤ ᱴᱤᱯᱥ ᱮᱱᱰ ᱴᱨᱤᱠ ᱮᱱᱰᱨᱚᱭᱮᱰ ᱯᱷᱳᱱ ᱠᱚᱨᱮᱱᱟᱜ ᱜᱮ ᱦᱩᱭᱩᱜᱼᱟ ᱛᱚ ᱛᱮᱦᱮᱧ ᱫᱚᱧ ᱞᱟᱹᱭ ᱟᱯᱮᱭᱟ ᱥᱮᱧ ᱵᱟᱲᱟᱭ ᱦᱚᱪᱚ ᱯᱮᱭᱟ ᱦᱳᱣᱟᱴᱥᱮᱯ ᱵᱟᱨᱮᱛᱮ ᱦᱳᱣᱟᱴᱥᱮᱯ ᱱᱟᱢᱵᱟᱨ ᱵᱟᱝ ᱥᱮᱵᱷ ᱠᱟᱛᱮᱫ ᱢᱟᱱᱮ ᱵᱤᱱᱟᱹ ᱥᱮᱵᱷ ᱠᱟᱛᱮᱫ ᱦᱳᱣᱟᱴᱥᱮᱯ ᱪᱮᱫ ᱞᱮᱠᱟ ᱠᱟᱛᱮᱫ ᱵᱚᱱ ᱪᱟᱴᱟ ᱮᱢᱚᱱ ᱮᱢᱚᱱ ᱦᱩᱭ ᱜᱚᱫᱚᱜᱼᱟ ᱡᱟᱦᱟᱸᱭ ᱢᱮᱛᱟᱫ ᱢᱮᱭᱟ ᱱᱚᱣᱟ ᱱᱟᱢᱵᱟᱨ ᱨᱮ ᱦᱳᱣᱟᱴᱥᱮᱯ ᱛᱮ ᱢᱟᱥᱮ ᱵᱷᱮᱡᱟ ᱜᱚᱫ ᱠᱟᱜ ᱟᱢ ᱡᱟᱦᱟᱱᱟᱜ ᱜᱮ ᱰᱚᱠᱩᱢᱮᱱᱴ ᱥᱮ ᱡᱟᱦᱟᱱᱟᱜ ᱜᱮ ᱢᱮᱛᱟᱢᱟ ᱛᱚ ᱟᱵᱚ ᱚᱱᱟ ᱯᱳᱭᱞᱳ ᱨᱮ ᱟᱵᱚ ᱯᱷᱳᱱ ᱨᱮᱵᱚᱱ ᱥᱮᱵᱷᱼᱟ ᱡᱟᱦᱟᱸ ᱠᱚᱱᱴᱟᱠᱴ ᱨᱮ ᱟᱵᱚ ᱵᱷᱮᱡᱟ ᱥᱟᱱᱟ ᱵᱚᱱᱟ ᱚᱱᱟ ᱵᱚᱱ ᱥᱮᱵᱷᱼᱟ ᱛᱚᱵᱮ ᱟᱹᱱᱤᱡ ᱟᱵᱚ ᱵᱚᱱ ᱫᱟᱲᱮᱭᱟᱜᱼᱟ ᱡᱟᱦᱟᱱᱟᱜ ᱵᱷᱮᱡᱟ ᱛᱚ ᱚᱱᱟ ᱵᱤᱱᱟᱹ ᱠᱚᱱᱴᱟᱠᱴ ᱥᱮᱵᱷ ᱠᱟᱛᱮᱫ ᱜᱤᱧ ᱞᱟᱹᱭ ᱟᱯᱮᱭᱟ ᱪᱤᱠᱟᱹ ᱠᱟᱛᱮᱫ ᱵᱚᱱ ᱪᱤᱠᱟᱹᱭᱟ ᱛᱚ ᱚᱱᱟ ᱠᱷᱟᱹᱛᱤᱨ ᱛᱮ ᱱᱚᱣᱟ ᱞᱟᱦᱟ ᱟᱨ ᱢᱤᱫᱴᱮᱱ ᱵᱷᱤᱰᱭᱳ ᱵᱮᱱᱟᱣ ᱦᱩᱭ ᱞᱮᱱᱟ ᱚᱱᱟ ᱫᱚ ᱮᱯ ᱵᱷᱟᱨᱥᱚᱱ ᱵᱨᱟᱣᱡᱟᱨ ᱛᱟᱞᱟᱛᱮ ᱱᱚᱣᱟ ᱨᱮᱫᱚᱧ ᱞᱟᱹᱭ ᱟᱯᱮᱭᱟ ᱮᱯᱥ ᱛᱟᱞᱟᱛᱮ ᱚᱱᱟ ᱠᱷᱟᱹᱛᱤᱨ ᱛᱮ ᱟᱵᱚ ᱰᱮᱴᱟ ᱠᱚ ᱚᱱ ᱵᱟᱲᱟ ᱠᱟᱛᱮᱫ ᱯᱩᱭᱞᱩ ᱨᱮ ᱯᱞᱮ ᱥᱴᱳᱨ ᱵᱚᱱ ᱳᱯᱮᱱᱟ ᱳᱯᱮᱱ ᱦᱩᱭ ᱞᱮᱱ ᱠᱷᱟᱡ ᱪᱮᱛᱟᱱ ᱨᱮᱵᱚᱱ ᱥᱟᱨᱪᱟ ᱦᱳᱣᱟᱴᱥᱮᱯ ᱚᱱᱞᱟᱭᱤᱱ ᱱᱚᱣᱟᱴᱟᱜ ᱵᱚᱱ ᱥᱟᱨᱪᱟ ᱛᱚᱵᱮ ᱠᱷᱟᱡ ᱜᱮ ᱟᱹᱰᱤ ᱟᱭᱢᱟ ᱮᱯᱥ ᱦᱤᱡᱩᱜᱼᱟ ᱛᱟᱨ ᱢᱚᱫᱽᱫᱷᱮ ᱯᱮ ᱧᱮᱞ ᱮᱫᱟ ᱱᱚᱜᱼᱚᱭ ᱱᱚᱣᱟᱴᱟᱜ ᱦᱳᱣᱟᱴᱥᱮᱯ ᱚᱱᱞᱟᱭᱤᱱ ᱱᱚᱣᱟᱴᱟᱜ ᱵᱚᱱ ᱥᱤᱞᱮᱠᱴᱟ ᱛᱚ ᱢᱤᱫ ᱫᱷᱟᱨᱮ ᱠᱟᱛᱮᱫ ᱧᱮᱞ ᱯᱮ ᱟᱭᱠᱚᱱ ᱱᱚᱜᱼᱚᱭ ᱱᱚᱣᱟᱴᱟᱜ

ᱛᱚ ᱱᱚᱣᱟ ᱮᱰᱵᱷᱮᱴᱟᱡᱽ ᱪᱤᱠᱟᱹ ᱛᱮᱵᱚᱱ ᱵᱚᱱᱫᱚᱭᱟ ᱚᱱᱟ ᱨᱮᱱᱟᱜ ᱵᱷᱤᱰᱤᱭᱳ ᱦᱚᱸ ᱟᱞᱟᱫᱟ ᱛᱟᱦᱮᱱᱟ ᱱᱚᱣᱟ ᱪᱮᱱᱮᱞ ᱥᱟᱶ ᱡᱚᱯᱲᱟᱣ ᱛᱟᱦᱮᱱ ᱯᱮ ᱛᱚᱵᱮ ᱠᱷᱟᱱ ᱜᱮᱯᱮ ᱥᱮᱬᱟ ᱫᱟᱲᱮᱭᱟᱜᱼᱟ ᱱᱚᱝᱠᱟ ᱱᱟᱣᱟ ᱱᱟᱣᱟ ᱵᱷᱤᱰᱤᱭᱳᱧ ᱞᱟᱹᱭ ᱟᱯᱮᱭᱟ ᱛᱚ ᱰᱮᱴᱟ ᱚᱱ ᱜᱮ ᱛᱟᱦᱮᱱ ᱛᱟᱵᱚᱱᱟ ᱛᱚ ᱨᱤᱯᱷᱨᱮᱥ ᱢᱟᱱᱮ ᱚᱥᱩᱵᱤᱫᱟᱭ ᱫᱟᱭ ᱰᱮᱴᱟ ᱟᱹᱰᱤ ᱡᱳᱨᱮ ᱧᱤᱨᱟᱜ ᱠᱟᱱᱟ ᱛᱚ ᱪᱚᱞᱚ ᱵᱚᱱ ᱛᱟᱺᱜᱤ ᱞᱮᱜᱮ ᱛᱚ ᱦᱮᱡ ᱮᱱᱟ ᱮᱦᱚᱵ ᱨᱮ ᱪᱮᱫ ᱞᱮᱠᱟ ᱱᱚᱣᱟ ᱫᱚ ᱟᱵᱚᱣᱟᱜ ᱥᱠᱮᱱ ᱟᱠᱚ ᱡᱩᱫᱤ ᱟᱵᱚᱣᱟᱜ ᱱᱚᱣᱟ ᱥᱠᱮᱱ ᱛᱮ ᱟᱵᱚᱣᱟᱜ ᱱᱚᱣᱟ ᱵᱚᱠᱚ ᱪᱟᱨᱡᱽ ᱫᱟᱲᱮᱭᱟᱵᱚᱱᱟ ᱵᱤᱱᱟᱹ ᱱᱟᱢᱵᱟᱨ

ᱯᱞᱟᱥ ᱱᱟᱭᱤᱱ ᱚᱣᱟᱱ ᱫᱚᱧ ᱜᱮᱫ ᱠᱟᱫᱟ ᱛᱟᱨᱯᱚᱨ ᱟᱵᱚ ᱱᱚᱜᱼᱚᱭ ᱱᱚᱰᱮ ᱟᱵᱚ ᱡᱟᱦᱟᱱᱟᱜ ᱜᱮ ᱚᱞ ᱞᱟᱜᱟᱣ ᱵᱚᱱᱟ ᱱᱚᱜᱼᱚᱭ ᱱᱚᱰᱮ ᱡᱟᱦᱟᱱᱟᱜ ᱜᱮ ᱛᱚᱵᱮ ᱠᱷᱟᱡ ᱜᱮ ᱟᱵᱚᱣᱟᱜ ᱱᱚᱰᱮ ᱥᱮᱱᱰ ᱚᱯᱷᱥᱮᱱ ᱠᱷᱩᱞᱟᱹᱜ ᱛᱟᱵᱚᱱᱟ ᱛᱚ ᱱᱚᱰᱮᱧ ᱚᱞ ᱠᱮᱫᱟ ᱫᱩᱭᱤᱧ ᱚᱞ ᱠᱮᱫᱟ ᱱᱚᱣᱟ ᱪᱮᱛᱟᱱ ᱨᱮᱜᱮ ᱚᱞ ᱮᱱᱟ ᱛᱚ ᱱᱚᱰᱮ ᱡᱟᱦᱟᱱᱟᱜ ᱜᱤᱧ ᱚᱞ ᱠᱮᱫᱟ ᱟᱨᱤᱧ ᱚᱞ ᱠᱮᱫᱟ ᱛᱚ ᱥᱮᱱᱰ ᱚᱯᱷᱥᱮᱱ ᱱᱤᱛᱚᱜ ᱦᱮᱡ ᱟᱫ ᱵᱚᱱᱟ ᱛᱚ ᱥᱮᱱᱰ ᱨᱮᱵᱚᱱ ᱠᱞᱤᱠᱟ ᱠᱞᱤᱠ ᱞᱮᱠᱷᱟᱡ ᱤᱧᱟᱹᱜ ᱵᱟᱨᱭᱟ ᱦᱳᱣᱟᱴᱥᱮᱯ ᱢᱮᱱᱟᱜᱼᱟ ᱚᱱᱟᱛᱮ ᱵᱟᱨᱭᱟ ᱦᱤᱡᱩᱜ ᱠᱟᱱᱟ ᱟᱯᱮᱭᱟᱜ ᱫᱚ ᱰᱟᱭᱨᱮᱠᱴ ᱠᱷᱩᱞᱟᱹᱣ ᱩᱛᱟᱹᱨᱚᱜᱼᱟ ᱱᱚᱝᱠᱟ ᱫᱚ ᱵᱟᱝ ᱦᱤᱡᱩᱜᱼᱟ ᱰᱟᱭᱨᱮᱠᱴ ᱠᱷᱩᱞᱟᱹᱣ ᱩᱛᱟᱹᱨᱚᱜᱼᱟ ᱛᱚ ᱦᱳᱣᱟᱴᱥᱮᱯ ᱫᱚᱵᱚᱱ ᱠᱞᱤᱠᱟ ᱛᱚ ᱢᱮᱱᱫᱟᱭ ᱫᱟ ᱯᱷᱳᱱ ᱱᱟᱢᱵᱟᱨ ᱮᱭᱤᱴ ᱱᱚᱣᱟ ᱱᱟᱢᱵᱟᱨ ᱨᱮ ᱦᱳᱣᱟᱴᱥᱮᱯ ᱵᱟᱹᱱᱩᱜᱼᱟ ᱡᱟᱦᱟᱸ ᱨᱮ ᱢᱮᱱᱟᱜᱼᱟ ᱚᱱᱟ ᱨᱮᱵᱚᱱ ᱥᱮᱱᱰᱟ ᱛᱚ ᱳᱠᱮ ᱠᱤᱫᱟᱹᱧ ᱟᱨᱚ ᱜᱷᱩᱨᱟᱹᱭ ᱫᱟᱹᱧ ᱛᱚ ᱱᱚᱣᱟ ᱫᱚᱧ ᱵᱚᱫᱚᱞ ᱠᱮᱫᱟ ᱟᱨ ᱱᱚᱸᱰᱮᱧ ᱚᱞ ᱠᱮᱫᱟ ᱱᱤᱭᱟᱹᱴᱟᱜ ᱱᱟᱢᱵᱟᱨ ᱟᱨ ᱯᱞᱟᱥ ᱱᱟᱭᱤᱱ ᱚᱣᱟᱱ ᱫᱚᱧ ᱜᱮᱫ ᱠᱟᱫᱟ ᱛᱟᱨᱯᱚᱨ ᱥᱮᱱᱰ ᱨᱮᱵᱚᱱ ᱠᱞᱤᱠᱟ ᱱᱚᱣᱟ ᱨᱮ ᱡᱩᱫᱤ ᱢᱮᱱᱟᱜᱼᱟ ᱛᱟᱦᱚᱞᱮ ᱰᱟᱭᱨᱮᱠᱴ ᱠᱷᱩᱞᱟᱹᱣ ᱩᱛᱟᱹᱨᱚᱜᱼᱟ ᱛᱚ ᱧᱮᱞ ᱫᱟᱯᱮ ᱰᱟᱭᱨᱮᱠᱴ ᱢᱮᱱᱟᱜᱼᱟ ᱠᱷᱩᱞᱟᱹᱣ ᱮᱱᱟ ᱛᱚ ᱯᱨᱚᱯᱷᱟᱭᱤᱞ ᱡᱩᱫᱤ ᱧᱮᱞ ᱥᱟᱱᱟ ᱵᱚᱱᱟ ᱪᱮᱛᱟᱱ ᱨᱮ ᱯᱷᱳᱱ ᱱᱟᱢᱵᱟᱨ ᱨᱮᱵᱚᱱ ᱠᱞᱤᱠᱟ ᱛᱚᱵᱮ ᱠᱷᱟᱱ ᱜᱮ ᱯᱨᱚᱯᱷᱟᱭᱤᱞ ᱠᱚᱵᱚᱱ ᱧᱮᱞ ᱫᱟᱲᱮᱭᱟᱜᱼᱟ

ᱮᱯᱥ ᱛᱟᱞᱟᱨᱮ ᱡᱩᱫᱤ ᱮᱰᱵᱷᱮᱴᱟᱭᱤᱡᱽ ᱦᱤᱡᱩᱜᱼᱟ ᱚᱱᱟ ᱪᱮᱫ ᱞᱮᱠᱟ ᱠᱟᱛᱮᱫ ᱵᱚᱱ ᱵᱚᱱᱫᱚᱭᱟ ᱡᱟᱦᱟᱸ ᱞᱮᱠᱟᱱ ᱮᱯᱥ ᱜᱮ ᱚᱱᱟᱧ ᱞᱟᱹᱭ ᱟᱯᱮᱭᱟ ᱛᱚ ᱢᱟ ᱛᱟᱦᱚᱞᱮ ᱡᱚᱦᱟᱨ ᱜᱮ ᱵᱷᱤᱰᱤᱭᱳ ᱫᱚ ᱱᱚᱸᱰᱮ ᱜᱤᱧ ᱢᱩᱪᱟᱹᱫ ᱮᱫᱟ